ᱥᱮ ᱛᱤᱱᱟᱹᱜ ᱜᱟᱱ ᱚᱪᱚᱜ ᱮᱱ ᱱᱚᱜᱼᱚᱭ ᱯᱮ ᱧᱮᱞ ᱫᱟᱲᱮᱭᱟᱜ ᱠᱟᱱ ᱛᱟᱵᱚᱣᱟ ᱠᱟᱹᱡ ᱥᱩᱨ ᱠᱷᱚᱱ ᱫᱮᱠᱷᱟᱣ ᱠᱚᱢ ᱱᱚᱜᱼᱚᱭ ᱛᱟᱨᱟ ᱱᱮᱭᱮᱱ ᱱᱟᱜ ᱚᱪᱚᱜ ᱟᱠᱟᱫ ᱞᱤᱧ ᱡᱚᱦᱟᱨ ᱜᱮ ᱥᱟᱱᱟᱢ ᱠᱚ ᱛᱮᱦᱮᱧᱟᱜ ᱱᱟᱣᱟ ᱵᱷᱤᱰᱤᱭᱳ ᱨᱮ ᱡᱚᱛᱚ ᱠᱚᱜᱮ ᱥᱟᱹᱜᱩᱱ ᱫᱟᱨᱟᱢ ᱟᱨ ᱛᱮᱦᱮᱧ ᱫᱚ ᱱᱟᱜ ᱛᱟᱵᱚ ᱱᱚᱜᱼᱚ ᱱᱚᱝᱠᱟ ᱞᱤᱧ ᱫᱩᱲᱩᱵ ᱯᱟᱱᱛᱮ ᱠᱟᱱᱛᱮ ᱵᱷᱤᱰᱤᱭᱳ ᱱᱟᱜ ᱞᱤᱧ ᱵᱮᱱᱟᱣᱮᱫ ᱛᱟᱵᱚᱣᱟ ᱟᱫᱚ ᱱᱟᱦᱟᱜ ᱚᱱᱟ ᱠᱚᱢᱟ ᱱᱟᱦᱟᱜ ᱞᱤᱧ ᱥᱤᱞᱟᱹᱭ ᱪᱟᱵᱟ ᱟᱠᱟᱫ ᱛᱟᱵᱚᱣᱟ ᱟᱨ ᱱᱚᱜᱼᱚᱭ ᱱᱚᱣᱟ ᱱᱟᱦᱟᱜ ᱠᱚ ᱮᱢ ᱟᱠᱟᱫ ᱛᱟᱦᱮᱱᱚᱜ ᱱᱚᱣᱟ ᱫᱚ ᱱᱟᱦᱟᱜ ᱱᱚᱜᱼᱚᱭ ᱯᱮ ᱧᱮᱞ ᱫᱟᱲᱮᱭᱟᱜ ᱠᱟᱱᱟ ᱱᱚᱜᱼᱚᱭ ᱫᱷᱤᱨᱤ ᱢᱮᱱᱟᱜᱼᱟ ᱱᱚᱣᱟ ᱥᱟᱹᱲᱤ ᱨᱮ ᱫᱷᱤᱨᱤ ᱠᱚ ᱞᱟᱜᱟᱣ ᱟᱠᱟᱫ ᱫᱚ ᱚᱱᱮ ᱚᱱᱟ ᱠᱚ ᱞᱟᱜᱟᱣ ᱟᱠᱟᱫᱼᱟ ᱱᱚᱜᱼᱚᱭ ᱱᱚᱣᱟ ᱠᱚᱨᱮ ᱜᱚᱴᱟ ᱢᱮᱱᱟᱜᱼᱟ ᱜᱚᱴᱟ ᱢᱮᱱᱟᱜᱼᱟ ᱦᱟᱸᱜ ᱱᱚᱣᱟ ᱥᱴᱳᱱ ᱱᱟᱦᱟᱜ ᱢᱮᱱᱟᱜᱼᱟ ᱟᱫᱚ

ᱟᱫᱚ ᱱᱚᱝᱠᱟ ᱜᱮ ᱱᱟᱦᱟᱜ ᱱᱤᱛᱚᱜ ᱞᱤᱧ ᱚᱪᱚᱜᱮᱫ ᱛᱟᱵᱚᱣᱟ ᱱᱚᱜᱼᱚᱭ ᱱᱚᱝᱠᱟ ᱦᱟᱸᱜ ᱫᱩᱲᱩᱵ ᱴᱷᱤᱠ ᱠᱟᱛᱮᱫ ᱟᱫᱚ ᱱᱚᱜᱼᱚᱭ ᱧᱮᱞ ᱛᱟᱵᱚᱱ ᱯᱮ ᱱᱚᱜᱼᱚ ᱱᱚᱝᱠᱟ ᱟᱹᱰᱤ ᱦᱟᱨᱠᱮᱛ ᱚᱪᱚᱜ ᱦᱩᱭᱩᱜ ᱠᱟᱱᱟ ᱯᱩᱨᱟᱹ ᱠᱚ ᱞᱟᱴᱷᱟ ᱟᱹᱣᱨᱤ ᱪᱤᱠᱟᱹᱜᱼᱟ ᱵᱟᱭ ᱚᱪᱚᱜᱚᱜ ᱠᱟᱱᱟ ᱚᱪᱚᱜ ᱦᱚᱸ ᱞᱚᱜᱚᱱ ᱢᱟ ᱱᱚᱜᱼᱚ ᱱᱚᱝᱠᱟ ᱛᱟᱵᱚᱱ ᱪᱮᱦᱨᱟ ᱧᱮᱞᱚᱜ ᱥᱟᱹᱲᱤ ᱫᱚ ᱟᱫᱚ ᱱᱚᱜᱼᱚ ᱱᱚᱝᱠᱟ ᱪᱮᱫ ᱦᱚᱸ ᱵᱟᱭ ᱜᱟᱱᱚᱜᱼᱟ ᱜᱟᱱ ᱫᱚ ᱜᱟᱱᱚᱜ ᱜᱮᱭᱟ ᱠᱟᱹᱴᱤᱡ ᱟᱫᱚ ᱚᱱᱟ ᱨᱮ ᱢᱮᱦᱱᱚᱛ ᱦᱩᱭᱩᱜᱼᱟ ᱟᱨᱦᱚᱸ ᱱᱚᱜᱼᱚ ᱱᱚᱝᱠᱟ ᱟᱫᱚ ᱚᱪᱚᱜ ᱦᱩᱭᱩᱜᱼᱟ ᱛᱟᱨᱯᱚᱨᱮ ᱮᱱᱟᱝ ᱥᱤᱞᱟᱹᱭ ᱦᱚᱸ ᱜᱟᱱᱚᱜᱼᱟ ᱟᱨ ᱡᱩᱫᱤ ᱦᱚᱸ ᱜᱤᱛᱤᱡ ᱠᱚᱨᱮ ᱦᱚᱸ ᱱᱚᱣᱟ ᱫᱷᱤᱨᱤ ᱠᱚᱨᱮ ᱜᱮ ᱦᱟᱫᱽᱨᱟᱣᱟ ᱱᱚᱜᱼᱚ ᱱᱚᱣᱟ ᱠᱚᱨᱮ ᱜᱮ ᱟᱨ ᱧᱮᱞᱚᱜᱼᱟ ᱟᱨᱚ ᱠᱤ ᱪᱮᱦᱨᱟ ᱥᱟᱹᱲᱤ ᱫᱚ ᱟᱨ ᱱᱚᱝᱠᱟᱱᱟᱜ ᱜᱮ ᱠᱚ ᱠᱩᱥᱤᱭᱟᱜᱼᱟ ᱠᱩᱲᱤ ᱠᱚ ᱛᱟᱵᱚᱱ ᱢᱟ ᱥᱮ ᱵᱟᱝ ᱦᱳᱭ ᱯᱮᱞᱟᱱᱟᱜ ᱫᱚ ᱪᱮᱦᱨᱟ ᱵᱟᱭ ᱧᱮᱞᱚᱜ ᱫᱚ ᱟᱫᱚ ᱛᱟᱵᱚᱱ ᱱᱚᱝᱠᱟ ᱚᱪᱚᱜ ᱦᱩᱭᱩᱜᱼᱟ ᱛᱟᱯᱚᱨᱮ ᱱᱟᱝ ᱦᱟᱸᱜ ᱜᱟᱱᱚᱜᱼᱟ ᱥᱤᱞᱟᱹᱭ ᱫᱚ ᱚᱡᱚᱜ ᱠᱟᱛᱮ ᱦᱚᱸ ᱵᱟᱠᱚ ᱮᱢᱟᱣᱟᱫ ᱞᱤᱧᱟᱹ ᱟᱨ ᱱᱤᱛᱚᱜ ᱱᱚᱝᱠᱟ ᱛᱮ ᱥᱤᱞᱟᱹᱭ ᱦᱚᱸ ᱥᱩᱭ ᱨᱟᱹᱯᱩᱫᱚᱜ ᱠᱟᱱᱟ ᱱᱚᱜᱼᱚᱭ ᱱᱤᱱᱟᱹᱜ ᱥᱮᱬᱟ ᱥᱮᱬᱟ ᱦᱟᱸᱜ ᱫᱷᱤᱨᱤ ᱠᱟᱱᱟ ᱱᱚᱜᱼᱚᱭ ᱦᱟᱸᱜ ᱧᱮᱞ ᱵᱟᱲᱟ ᱟᱠᱟᱫ ᱜᱮ ᱛᱟᱵᱚ ᱟᱯᱮ ᱱᱟᱜ ᱯᱟᱞᱮᱱ ᱥᱟᱹᱲᱤ ᱠᱚᱨᱮ ᱢᱟᱥᱮ ᱟᱹᱰᱤ ᱦᱟᱨᱠᱮᱛ ᱠᱟᱱᱟ ᱠᱟᱹᱴᱩᱵ ᱠᱚ ᱥᱤᱲᱟᱹᱝ ᱪᱟᱵᱟᱜᱼᱟ ᱨᱟᱢᱟ ᱠᱚ ᱟᱹᱰᱤ ᱦᱟᱨᱠᱮᱛ ᱠᱟᱱ ᱛᱟᱵᱚᱣᱟ ᱤᱧᱫᱚ ᱱᱚᱰᱮ ᱦᱟᱹᱥᱩ ᱜᱚᱫ ᱠᱤᱫᱤᱧᱟ ᱨᱟᱢᱟ ᱠᱚ ᱟᱨ ᱵᱟᱠᱷᱟᱱ ᱢᱟ ᱱᱟᱛᱮ ᱦᱚᱸ ᱥᱩᱭ ᱜᱮ ᱱᱟᱦᱟᱜ ᱨᱟᱹᱯᱩᱫᱚᱜ ᱥᱤᱞᱟᱹᱭ ᱦᱚᱸ ᱵᱟᱭ ᱜᱟᱱᱚᱜ ᱟᱨ ᱮᱢ ᱢᱟᱠᱚ ᱮᱢ ᱩᱛᱟᱹᱨ ᱟᱠᱟᱫᱼᱟ ᱱᱚᱣᱟ ᱜᱮ ᱠᱚ ᱠᱩᱥᱤ ᱟᱠᱟᱣᱟ ᱱᱟᱦᱟᱜ

ᱟᱹᱰᱤ ᱡᱳᱨ ᱜᱮ ᱦᱟᱨᱠᱮᱛ ᱠᱟᱱ ᱛᱟᱵᱚᱣᱟ ᱟᱨ ᱱᱚᱣᱟ ᱡᱩᱞᱩᱯ ᱦᱚᱸ ᱵᱟᱭ ᱜᱟᱱᱚᱜᱼᱟ ᱡᱩᱞᱩᱯ ᱦᱚᱸ ᱱᱚᱣᱟ ᱜᱮ ᱪᱮᱛᱟᱱ ᱨᱮᱠᱚ ᱞᱟᱜᱟᱣ ᱟᱠᱟᱫᱼᱟ ᱵᱷᱤᱛᱤᱨ ᱨᱮᱱᱟᱜ ᱠᱷᱟᱱ ᱫᱚ ᱚᱱᱟ ᱠᱷᱟᱹᱞᱤ ᱱᱤᱝᱠᱟᱹ ᱛᱮ ᱱᱤᱝᱠᱟᱹ ᱛᱮᱞᱤᱧ ᱡᱩᱞᱩᱯ ᱚᱪᱚᱜ ᱠᱮᱭᱟ ᱟᱫᱚ ᱱᱚᱣᱟ ᱨᱮᱢᱟ ᱵᱟᱭ ᱜᱟᱱᱚᱜ ᱠᱟᱱᱟ ᱚᱱᱠᱟ ᱱᱚᱣᱟ ᱜᱮ ᱪᱮᱛᱟᱱ ᱨᱮ ᱠᱟᱹᱴᱩᱵ ᱠᱚ ᱦᱟᱹᱥᱩ ᱠᱟᱱᱟ

ᱟᱨ ᱱᱚᱣᱟ ᱠᱚ ᱮᱢᱟ ᱟᱠᱟᱫ ᱞᱤᱧᱟᱹ ᱱᱚᱣᱟ ᱵᱮᱱᱟᱣ ᱢᱟ ᱦᱩᱭᱩᱜ ᱜᱮᱭᱟ ᱥᱤᱞᱟᱹᱭ ᱵᱟᱝᱠᱷᱟᱱ ᱱᱟᱜ ᱵᱟᱭ ᱜᱟᱱᱚᱜᱼᱟ ᱟᱨ ᱥᱤᱞᱟᱹᱭ ᱛᱮᱦᱚᱸ ᱥᱩᱭ ᱨᱟᱹᱯᱩᱫᱚᱜᱼᱟ ᱪᱮᱫ ᱢᱟ ᱨᱚᱪᱚᱠ ᱢᱮ ᱨᱟᱜ ᱩᱛᱟᱹᱨ ᱥᱟᱱᱟ ᱢᱮᱭᱟ ᱚᱪᱚᱜ ᱦᱚᱸ ᱵᱟᱝ ᱚᱪᱚᱜᱚᱜ ᱠᱟᱱᱟ

ᱪᱟᱵᱟᱭᱮᱱᱟ ᱱᱚᱛᱮ ᱵᱷᱤᱛᱨᱤ ᱠᱚᱨᱮᱱᱟᱜ ᱫᱚ ᱦᱟᱸᱜ ᱞᱤᱧ ᱚᱪᱚᱜ ᱪᱟᱵᱟ ᱠᱮᱫ ᱛᱟᱵᱚᱱ ᱥᱮ ᱛᱤᱱᱟᱹᱜ ᱜᱟᱱ ᱚᱪᱚᱜ ᱮᱱᱟ ᱱᱚᱜᱼᱚᱭ ᱯᱮ ᱧᱮᱞ ᱫᱟᱲᱮᱭᱟᱜ ᱠᱟᱱ ᱛᱟᱵᱚᱣᱟ ᱠᱟᱹᱡ ᱥᱩᱨ ᱠᱷᱚᱱ ᱫᱮᱠᱷᱟᱣ ᱠᱚᱢ ᱱᱚᱜᱼᱚᱭ ᱛᱟᱨᱟ ᱱᱮᱱ ᱱᱟᱦᱟᱜ ᱚᱪᱚᱜ ᱟᱠᱟᱫ ᱞᱤᱧ ᱚᱪᱚᱜ ᱦᱩᱭ ᱠᱮᱫ ᱛᱟᱵᱚᱱᱟᱞᱤᱧ ᱟᱨ ᱵᱷᱤᱰᱤᱭᱳ ᱛᱟᱵᱚᱱ ᱠᱟᱹᱴᱤᱡ ᱞᱟᱭᱤᱠ ᱧᱚᱜᱟᱜ ᱯᱮ ᱪᱮᱫᱟᱜ ᱥᱮ ᱟᱹᱰᱤ ᱡᱳᱨ ᱞᱤᱧ ᱦᱟᱨᱠᱮᱛ ᱟᱠᱟᱱᱟ ᱦᱳᱭ ᱞᱟᱭᱤᱠ ᱟᱜ ᱯᱮ ᱵᱷᱤᱰᱤᱭᱳ ᱛᱟᱵᱚᱱ ᱟᱞᱚ ᱯᱮ ᱦᱤᱲᱤᱧᱟ ᱟᱨ ᱥᱮᱭᱟᱨ ᱛᱟᱵᱚᱱ ᱯᱮ ᱦᱟᱸᱜ ᱥᱮᱭᱟᱨ ᱛᱟᱵᱚᱱ ᱯᱮ ᱱᱚᱜᱼᱚ ᱱᱚᱝᱠᱟ ᱦᱟᱨᱠᱮᱛ ᱦᱩᱭᱩᱜ ᱠᱟᱱᱟ ᱱᱚᱣᱟ ᱠᱚᱫᱚ ᱡᱟᱦᱟᱸᱭ ᱠᱚᱯᱮ ᱮᱢᱮᱫ ᱛᱟᱵᱚᱱ ᱩᱱᱠᱩ ᱠᱚ ᱡᱩᱫᱤ ᱵᱷᱤᱰᱤᱭᱳ ᱯᱮ ᱧᱮᱞᱮᱫ ᱠᱷᱟᱱ ᱫᱚ ᱱᱚᱣᱟ ᱠᱚᱫᱚ ᱟᱫᱚ ᱚᱪᱚᱜ ᱠᱟᱛᱮ ᱜᱮ ᱮᱢᱚᱜ ᱛᱟᱵᱚᱱ ᱯᱮ ᱪᱮᱫᱟᱜ ᱥᱮ ᱟᱹᱞᱤᱧ ᱟᱹᱰᱤ ᱡᱳᱨ ᱞᱤᱧ ᱦᱟᱨᱠᱮᱛᱚᱜ ᱠᱟᱱᱟ ᱚᱪᱚᱜ ᱠᱟᱛᱮ ᱯᱮ ᱮᱢᱚᱜ ᱠᱷᱟᱱ ᱟᱹᱞᱤᱧ ᱞᱤᱧ ᱥᱩᱵᱤᱫᱷᱟᱜᱼᱟ ᱱᱚᱝᱠᱟ ᱦᱟᱨᱠᱮᱛ ᱵᱟᱝ ᱦᱩᱭ ᱟᱹᱞᱤᱧᱟ ᱠᱟᱹᱢᱦᱟᱹᱭ ᱦᱚᱸᱞᱤᱧ ᱠᱟᱹᱢᱦᱟᱹᱭᱚᱜ ᱠᱟᱱᱟ ᱱᱚᱣᱟ ᱞᱤᱧ ᱚᱪᱚᱜᱟ ᱛᱚᱵᱮ ᱟᱱᱟᱜ ᱞᱤᱧ ᱥᱤᱞᱟᱹᱭ ᱫᱟᱲᱮᱭᱟᱜᱼᱟ ᱛᱮᱦᱮᱧᱟᱜ ᱵᱷᱤᱰᱤᱭᱳ ᱫᱚ ᱛᱟᱵᱚ ᱱᱚᱰᱮ ᱜᱮᱞᱤᱧ ᱢᱩᱪᱟᱹᱫᱮᱜᱼᱟ ᱵᱷᱤᱰᱤᱭᱳ ᱡᱩᱫᱤ ᱯᱮ ᱠᱩᱥᱤᱭᱟᱜ ᱠᱟᱱᱟ ᱞᱟᱭᱤᱠ ᱟᱯᱮ ᱥᱮᱭᱟᱨ ᱟᱯᱮ ᱟᱨ ᱪᱮᱱᱮᱞ ᱨᱮ ᱡᱟᱦᱟᱸ ᱯᱮ ᱱᱟᱣᱟ ᱜᱮᱛᱟ ᱵᱚ ᱪᱮᱱᱮᱞ ᱛᱟᱵᱚᱱ ᱥᱟᱵᱥᱠᱨᱟᱭᱤᱵ ᱠᱟᱜ ᱯᱮ ᱟᱨ ᱵᱷᱤᱰᱤᱭᱳ ᱚᱠᱟ ᱞᱮᱠᱟ ᱯᱮ ᱵᱩᱡᱷᱟᱹᱣ ᱠᱮᱜᱼᱟ ᱠᱚᱢᱮᱱᱴ ᱛᱟᱵᱚᱱ ᱯᱮ